ᱦᱮᱞᱳ ᱜᱟᱛᱮ ᱠᱚ ᱥᱟᱱᱟᱢ ᱠᱚᱜᱮ ᱡᱚᱦᱟᱨ ᱟᱨ ᱤᱧᱟᱹᱜ ᱤᱭᱩᱴᱩᱵᱽ ᱪᱮᱱᱮᱞ ᱟᱯᱮ ᱡᱚᱛᱚ ᱠᱚ ᱟᱛᱟᱝ ᱫᱟᱨᱟᱢ ᱛᱚ ᱜᱟᱛᱮ ᱠᱚ ᱛᱮᱦᱮᱧ ᱤᱧ ᱪᱟᱞᱟᱜ ᱠᱟᱱᱟ ᱜᱚᱰᱰᱟ ᱨᱮᱞᱣᱮ ᱥᱴᱮᱥᱚᱱ ᱟᱨ ᱚᱸᱰᱮ ᱪᱟᱞᱟᱣ ᱠᱟᱛᱮ ᱤᱧ ᱧᱮᱞ ᱦᱚᱪᱚ ᱯᱮᱭᱟ ᱪᱮᱫ ᱞᱮᱠᱟ ᱠᱚ ᱵᱮᱱᱟᱣ ᱠᱟᱫᱟ ᱠᱚ ᱪᱮᱫ ᱢᱮᱱᱟᱜᱼᱟ ᱟᱯᱠᱟ ᱯᱟᱴᱨᱤ ᱛᱤᱱᱟᱹᱜ ᱜᱟᱱ ᱢᱮᱱᱟᱜᱼᱟ ᱛᱤᱱᱟᱹᱜ ᱜᱟᱱ ᱯᱞᱟᱴᱯᱷᱚᱨᱢ ᱢᱮᱱᱟᱜᱼᱟ ᱟᱨ ᱪᱮᱫ ᱞᱮᱠᱟ ᱚᱸᱰᱮ ᱠᱚ ᱵᱮᱱᱟᱣ ᱠᱟᱫᱟ ᱠᱚ ᱥᱟᱯ ᱥᱟᱯᱷᱟᱭ ᱨᱮᱱᱟᱜ ᱪᱮᱫ ᱞᱮᱠᱟ ᱢᱮᱱᱟᱜᱼᱟ ᱟᱨ ᱪᱮᱫ ᱞᱮᱠᱟ ᱧᱮᱞᱚᱜ ᱠᱟᱱᱟ ᱟᱨ ᱴᱤᱠᱤᱴ ᱠᱟᱣᱩᱱᱴᱟᱨ ᱚᱠᱟ ᱴᱷᱮᱱ ᱢᱮᱱᱟᱜᱼᱟ ᱯᱞᱮᱴᱯᱷᱚᱨᱢ ᱱᱟᱢᱵᱟᱨ ᱚᱣᱟᱱ ᱚᱠᱟᱨᱮ ᱚᱠᱟ ᱴᱷᱮᱱ ᱢᱮᱱᱟᱜᱼᱟ ᱴᱩ ᱚᱠᱟ ᱴᱷᱮᱱ ᱢᱮᱱᱟᱜᱼᱟ ᱟᱨ ᱚᱸᱰᱮ ᱢᱚᱛᱞᱚᱵ ᱪᱮᱫ ᱞᱮᱠᱟ ᱠᱚ ᱵᱮᱱᱟᱣ ᱠᱟᱫᱟ ᱡᱚᱛᱚᱣᱟᱜ ᱤᱧ ᱧᱮᱞ ᱦᱚᱪᱚ ᱯᱮᱭᱟ ᱚᱸᱰᱮ ᱪᱟᱞᱟᱣ ᱠᱟᱛᱮᱫ ᱛᱚ ᱱᱤᱛᱚᱜ ᱢᱤᱱᱟᱹᱧᱟ ᱚᱲᱟᱜ ᱨᱮ ᱟᱨ ᱥᱮᱛᱟᱜ ᱵᱮᱞᱟ ᱥᱚᱢᱚᱭ ᱠᱟᱱᱟ ᱟᱨ ᱞᱟᱜᱽ ᱵᱷᱟᱜᱽ ᱥᱮᱛᱟᱜ ᱟᱴ ᱵᱟᱡᱟᱜ ᱠᱟᱱᱟ ᱱᱤᱛᱚᱜ ᱛᱚ ᱱᱤᱛᱚᱜ ᱢᱤᱫ ᱜᱷᱟᱹᱲᱤᱡ ᱵᱟᱫ ᱤᱧ ᱪᱟᱞᱟᱜᱼᱟ ᱦᱟᱸᱜ ᱟᱨ ᱪᱮᱫ ᱠᱚ ᱢᱮᱱᱟ ᱱᱚᱜᱼᱚᱭ ᱱᱤᱛᱚᱜ ᱵᱟᱭᱤᱠ ᱛᱤᱸᱜᱩ ᱢᱮᱱᱟᱜ ᱛᱤᱧᱟᱹ ᱛᱚ ᱱᱤᱛᱚᱜ ᱱᱟᱥᱛᱟ ᱵᱟᱲᱟ ᱠᱟᱛᱮ ᱥᱟᱯᱲᱟᱣ ᱵᱟᱲᱟ ᱠᱟᱛᱮᱧ ᱢᱚᱰᱟᱦᱟ ᱪᱮᱱᱮᱞ ᱥᱟᱵᱥᱠᱨᱟᱭᱤᱵ ᱛᱤᱧ ᱯᱮ ᱟᱨ ᱵᱮᱞ ᱟᱭᱠᱚᱱ ᱦᱚᱸ ᱫᱟᱵᱟ ᱯᱮ ᱟᱨ ᱵᱷᱤᱰᱤᱭᱳ ᱟᱜᱟᱨ ᱢᱚᱡᱽ ᱯᱮ ᱵᱩᱡᱷᱟᱹᱣ ᱠᱷᱟᱡ ᱢᱚᱡᱽ ᱯᱮ ᱧᱮᱞ ᱠᱷᱟᱡ ᱛᱚ ᱥᱮᱭᱟᱨ ᱦᱚᱸ ᱥᱮᱭᱟᱨ ᱛᱟᱵᱚᱱ ᱯᱮ ᱟᱨ ᱞᱟᱭᱤᱠ ᱦᱚᱸ ᱞᱟᱭᱤᱠ ᱛᱟᱵᱚᱱ ᱯᱮ ᱱᱚᱸᱰᱮᱱᱟᱜ ᱞᱳᱠᱮᱥᱚᱱ ᱠᱩᱪ ᱢᱮᱱᱟᱜᱼᱟ

ᱭᱟᱱᱤ ᱠᱤ ᱨᱮᱞ ᱢᱮᱱᱟᱜᱼᱟ ᱛᱤᱸᱜᱩ ᱢᱮᱱᱟᱜᱼᱟ ᱟᱨ ᱛᱟᱨ ᱱᱚᱰᱮ ᱯᱞᱮᱴᱯᱷᱚᱨᱢ ᱨᱮ ᱢᱮᱱᱟᱜ ᱞᱮᱭᱟ ᱯᱞᱮᱴᱱᱟᱢ ᱯᱞᱮᱴᱯᱷᱚᱨᱢ ᱱᱟᱢᱵᱟᱨ ᱚᱣᱟᱱ ᱠᱟᱱᱟ ᱯᱷᱟᱥᱴ ᱯᱞᱮᱴᱯᱷᱚᱨᱢ ᱱᱟᱢᱵᱟᱨ ᱢᱮᱱᱟᱜᱼᱟ ᱱᱚᱛᱮ ᱱᱚᱛᱮ ᱦᱚᱸ ᱟᱨ ᱠᱩᱪᱷ ᱱᱚᱜᱼᱚ ᱱᱚᱝᱠᱟ ᱞᱳᱠᱮᱥᱚᱱ ᱧᱮᱞᱚᱜ ᱠᱟᱱᱟ ᱱᱚᱰᱮᱱᱟᱜ ᱟᱨ ᱱᱚᱰᱮᱱᱟᱜ ᱵᱷᱤᱭᱩ ᱯᱮ ᱧᱮᱞᱚᱜ ᱠᱟᱱᱟ ᱱᱚᱰᱮᱱᱟᱜ ᱱᱚᱰᱮ ᱠᱷᱚᱡ ᱪᱮᱫ ᱞᱮᱠᱟ ᱧᱮᱞᱚᱜ ᱠᱟᱱᱟ ᱱᱚᱰᱮᱱᱟᱜ ᱞᱳᱠᱮᱥᱚᱱ ᱧᱮᱞ ᱯᱮ ᱛᱤᱱᱟᱹᱜ ᱢᱚᱡᱽ ᱧᱮᱞᱚᱜ ᱠᱟᱱᱟ ᱛᱤᱱᱟᱹᱜ ᱵᱟᱹᱲᱤᱭᱟ ᱧᱮᱞᱚᱜ ᱠᱟᱱᱟ ᱛᱚ ᱱᱚᱜᱼᱚᱭ ᱱᱤᱛᱚᱜ ᱢᱤᱫ ᱜᱷᱟᱹᱲᱤᱡ ᱞᱟᱦᱟ ᱜᱮᱞᱮ ᱦᱮᱡ ᱠᱟᱱᱟᱞᱮ ᱱᱚᱰᱮ ᱨᱮᱞᱣᱮ ᱥᱴᱮᱥᱚᱱ ᱟᱨ ᱪᱮᱫ ᱠᱚ ᱢᱮᱱᱟᱜᱼᱟ ᱱᱚᱰᱮ ᱪᱮᱫ ᱞᱮᱠᱟ ᱧᱮᱞᱚᱜ ᱠᱟᱱᱟ ᱱᱚᱰᱮᱱᱟᱜ ᱜᱚᱴᱟᱧ ᱩᱫᱩᱜ ᱯᱮᱭᱟᱹᱧ ᱪᱮᱫ ᱞᱮᱠᱟ ᱧᱮᱞᱚᱜ ᱠᱟᱱᱟ ᱚᱠᱟᱨᱮ ᱪᱮᱫ ᱠᱚ ᱢᱮᱱᱟᱜᱼᱟ ᱟᱨ ᱡᱟᱥᱴ ᱱᱚᱜᱼᱚᱭ ᱱᱤᱛᱚᱜ

ᱵᱩᱡᱷᱟᱹᱣ ᱵᱟᱭ ᱧᱟᱢᱚᱜ ᱠᱟᱱᱟ ᱟᱹᱛᱩ ᱠᱟᱱᱟ ᱛᱷᱚᱲᱟ ᱜᱟᱱ ᱩᱫᱩᱜ ᱩᱛᱩᱜ ᱠᱟᱱᱟ ᱟᱯᱮ ᱦᱚᱸ ᱛᱚ ᱠᱩᱪᱷ ᱧᱮᱞᱚᱜ ᱠᱟᱱᱟ ᱵᱩᱡᱷᱟᱹᱜ ᱠᱟᱱᱟ ᱵᱚᱰᱤ ᱩᱫᱩᱜ ᱠᱟᱱᱟ ᱴᱨᱮᱞ ᱨᱮᱱᱟᱜ ᱠᱚᱨᱮ ᱠᱟᱱᱟ ᱨᱟᱺᱪᱤ ᱨᱟᱺᱪᱤ ᱰᱩᱢ ᱫᱩᱢᱠᱟ ᱜᱚᱰᱰᱟ ᱮᱱᱮ ᱵᱩᱡᱷᱟᱹᱜ ᱠᱟᱱᱟ ᱨᱟᱺᱪᱤ ᱫᱩᱢᱠᱟ ᱜᱚᱰᱰᱟ ᱠᱷᱚᱡ ᱫᱩᱢᱠᱟ ᱦᱚᱛᱮ ᱦᱩᱭᱮ ᱨᱟᱺᱪᱤ ᱪᱟᱞᱟᱜ ᱠᱟᱱᱟ

ᱵᱷᱤᱰᱤᱭᱳ ᱟᱜᱟᱨ ᱢᱚᱡᱽ ᱯᱮ ᱧᱮᱞᱮᱫ ᱠᱟᱱ ᱠᱷᱟᱡ ᱛᱚ ᱞᱟᱭᱤᱠ ᱦᱚᱸ ᱞᱟᱭᱤᱠ ᱛᱟᱵᱚᱱ ᱯᱮ ᱟᱨ ᱥᱮᱭᱟᱨ ᱦᱚᱸ ᱥᱮᱭᱟᱨ ᱛᱟᱵᱚᱱ ᱯᱮ ᱟᱨ ᱵᱮᱞ ᱟᱭᱠᱚᱱ ᱫᱟᱵᱟ ᱫᱚ ᱟᱞᱚᱯᱮ ᱦᱤᱲᱤᱧ ᱛᱟᱵᱚᱱᱟ ᱠᱩᱪ ᱱᱚᱜᱼᱚᱭ ᱠᱟᱧ ᱩᱫᱩᱜ ᱯᱮᱭᱟ ᱟᱨᱦᱚᱸ ᱞᱟᱦᱟ ᱥᱮᱫ ᱪᱮᱫ ᱞᱮᱠᱟ ᱱᱚᱰᱮᱱᱟᱜ ᱞᱳᱠᱮᱥᱚᱱ ᱢᱮᱱᱟᱜᱼᱟ ᱛᱤᱱᱟᱹᱜ ᱯᱞᱮᱴᱯᱷᱟᱨᱢ ᱢᱮᱱᱟᱜᱼᱟ ᱡᱚᱛᱚ ᱚᱱᱟ ᱠᱚᱧ ᱩᱫᱩᱜ ᱯᱮᱭᱟ ᱚᱱᱟ ᱠᱚᱧ ᱧᱮᱞ ᱦᱚᱪᱚ ᱯᱮᱭᱟ ᱛᱚᱵᱮ ᱞᱟᱝ ᱪᱟᱞᱟᱜ ᱠᱟᱱᱟ ᱞᱟᱦᱟ ᱥᱮᱫ ᱟᱨᱦᱚᱸ

ᱛᱤᱱᱟᱹᱜ ᱞᱳᱠᱮᱥᱚᱱ ᱦᱚᱸ ᱛᱤᱱᱟᱹᱜ ᱢᱚᱡᱽ ᱧᱮᱞᱚᱜ ᱠᱟᱱᱟ ᱮᱠᱫᱚᱢ ᱵᱟᱹᱲᱤᱡ ᱧᱮᱞᱚᱜ ᱠᱟᱱᱟ ᱟᱠᱟᱥ ᱜᱮ ᱵᱟᱹᱲᱤᱡ ᱱᱟᱯᱟᱭ ᱜᱮ ᱧᱮᱞᱚᱜ ᱠᱟᱱᱟ ᱪᱮᱫ ᱞᱮᱠᱟ ᱛᱤᱱᱟᱹᱜ ᱢᱚᱡᱽ ᱧᱮᱞᱚᱜ ᱠᱟᱱᱟ ᱛᱚ ᱜᱟᱹᱰᱤ ᱫᱮᱡ ᱠᱟᱹᱱᱟᱹᱧ ᱧᱮᱞᱚᱜ ᱠᱟᱱᱟ ᱯᱷᱮᱱ ᱱᱚᱣᱟ ᱜᱟᱹᱰᱤ ᱠᱟᱱᱟ ᱟᱨ ᱜᱟᱹᱰᱤ ᱱᱟᱢᱵᱟᱨ ᱛᱤᱱᱟᱹᱜ ᱠᱟᱱᱟ ᱚᱱᱟ ᱫᱚ ᱤᱱᱟᱹᱜ ᱴᱷᱤᱠᱟᱹᱱ ᱫᱚ ᱵᱟᱹᱧ ᱧᱮᱞ ᱠᱟᱫᱟ ᱛᱚ

ᱦᱚᱧ ᱩᱫᱩᱜ ᱯᱮᱭᱟ ᱯᱞᱟᱴᱯᱷᱚᱨᱢ ᱥᱚᱝᱠᱷᱟ ᱫᱩ ᱨᱮ ᱪᱮᱫ ᱠᱚ ᱢᱮᱱᱟᱜᱼᱟ ᱡᱟᱥᱴ ᱱᱚᱜᱼᱚᱭ ᱥᱤᱲᱦᱤ ᱠᱟᱱᱟ ᱱᱚᱣᱟ ᱥᱤᱲᱦᱤ ᱛᱮᱞᱤᱧ ᱯᱷᱮᱰᱚᱜ ᱠᱟᱱᱟ ᱥᱤᱲᱦᱤ ᱥᱤᱲᱦᱤ ᱛᱮ ᱧᱮᱞ ᱯᱮ ᱱᱚᱣᱟ ᱱᱚᱰᱮᱱᱟᱜ ᱢᱤᱫᱴᱮᱱ ᱠᱷᱟᱥᱤᱭᱟᱛ ᱤᱧ ᱞᱟᱹᱭ ᱯᱮ ᱠᱟᱱᱟ ᱱᱚᱰᱮ ᱡᱚᱠᱷᱚᱱ ᱡᱷᱟᱲᱠᱷᱚᱸᱰ ᱨᱮ ᱟᱞᱮ ᱜᱚᱰᱰᱟ ᱰᱤᱥᱴᱨᱤᱠ ᱡᱚᱞᱮ ᱯᱟᱲᱟᱜ ᱠᱟᱱᱟ ᱟᱨ ᱱᱚᱣᱟ ᱜᱚᱰᱰᱟ ᱰᱤᱥᱴᱨᱤᱠ ᱨᱮ ᱨᱮᱞᱣᱮ ᱠᱟᱱ ᱛᱟᱞᱮᱭᱟ ᱛᱚ ᱟᱹᱰᱤ ᱢᱚᱡᱽ ᱨᱮᱱᱟᱜ ᱠᱟᱛᱷᱟ ᱠᱟᱱᱟ ᱟᱨ ᱪᱮᱫᱟᱜ ᱠᱤ ᱪᱷᱳᱴᱟ ᱥᱟ ᱥᱚᱦᱚᱨ ᱠᱷᱚᱱ ᱞᱟᱹᱴᱩ ᱥᱚᱦᱚᱨ ᱫᱚ ᱵᱟᱝ ᱠᱟᱱᱟ ᱛᱚ ᱪᱷᱳᱴᱟ ᱥᱟ ᱥᱚᱦᱚᱨ ᱨᱮ ᱟᱹᱰᱤ ᱢᱚᱡᱽ ᱨᱮᱱᱟᱜ ᱠᱟᱛᱷᱟ ᱠᱟᱱᱟ ᱱᱚᱰᱮ ᱨᱮᱞᱣᱮ ᱦᱮᱡ ᱠᱟᱱ ᱛᱟᱞᱮᱭᱟ ᱨᱮᱞᱣᱮ ᱯᱞᱮᱴᱯᱷᱚᱨᱢ ᱦᱮᱡ ᱠᱟᱱᱟ ᱨᱮᱞᱣᱮ ᱥᱴᱮᱥᱚᱱ ᱵᱮᱱᱟᱣ ᱮᱱᱟ ᱛᱚ ᱟᱹᱰᱤ ᱯᱨᱟᱣᱩᱰ ᱨᱮᱱᱟᱜ ᱠᱟᱛᱷᱟ ᱠᱟᱱᱟ ᱱᱚᱰᱮ ᱡᱚ ᱠᱤ ᱟᱞᱮ ᱥᱩᱵᱤᱫᱷᱟ ᱞᱮ ᱧᱟᱢ ᱠᱮᱫᱟ ᱞᱮ ᱛᱷᱚᱲᱟ ᱜᱟᱱ ᱡᱤᱞᱤᱧ ᱧᱚᱜ ᱪᱟᱞᱟᱜ ᱨᱮᱭᱟᱜ ᱫᱤᱞᱞᱤ ᱵᱳᱢᱵᱟᱭ ᱭᱟ ᱯᱷᱤᱨ ᱟᱯᱠᱟ ᱨᱟᱺᱪᱤ ᱟᱨ ᱪᱮᱫ ᱠᱚ ᱢᱮᱱᱟ ᱫᱩᱢᱠᱟ ᱜᱩᱡᱽᱨᱟᱴ ᱛᱚ ᱤᱭᱩ ᱯᱤ ᱪᱟᱞᱟᱜ ᱨᱮᱱᱟᱜ ᱵᱟᱲᱦᱤᱭᱟ ᱥᱩᱵᱤᱫᱷᱟ ᱞᱮ ᱧᱟᱢ ᱠᱮᱫᱟ ᱟᱨ ᱠᱩᱪ ᱞᱟᱛᱟᱨ ᱨᱮ ᱱᱚᱜᱼᱚᱸᱭ ᱱᱚᱝᱠᱟ ᱦᱳᱞ ᱞᱮᱠᱟ ᱧᱮᱞᱚᱜ ᱠᱟᱱᱟ ᱧᱮᱞᱯᱮ ᱟᱯᱮ ᱯᱮ ᱧᱮᱞᱮᱫ ᱠᱟᱱᱟ ᱟᱨ ᱦᱟᱱᱮ ᱦᱟᱱᱛᱮ ᱨᱮ ᱜᱟᱛᱮ ᱠᱚᱲᱟᱭ ᱪᱟᱞᱟᱣᱮᱱ ᱛᱤᱧᱟᱹ ᱛᱷᱚᱲᱟ ᱜᱟᱱ ᱯᱷᱟᱨᱟᱠ ᱧᱚᱜ ᱚᱱᱠᱟ ᱟᱨ ᱠᱩᱪ ᱦᱳᱞ ᱞᱮᱠᱟ ᱱᱚᱝᱠᱟ ᱧᱮᱞᱚᱜ ᱠᱟᱱᱟ ᱱᱚᱜᱼᱚᱸᱭ ᱠᱚ ᱵᱮᱱᱟᱣ ᱠᱟᱫᱟ ᱠᱚ ᱱᱚᱰᱮ ᱧᱮᱞ ᱯᱮ ᱱᱚᱰᱮ ᱚᱞ ᱢᱮᱱᱟᱜᱼᱟ ᱨᱮᱢᱯ

ᱟᱨ ᱠᱩᱪ ᱱᱚᱜᱼᱚᱭ ᱠᱟ ᱧᱮᱞᱚᱜ ᱠᱟᱱᱟ ᱪᱮᱛᱟᱱ ᱪᱷᱟᱛᱨᱤ ᱠᱚ ᱞᱟᱜᱟᱣ ᱠᱟᱫᱟ ᱢᱮᱱᱟᱜ ᱤᱧ ᱫᱚ ᱟᱞᱚ ᱰᱮᱥᱴᱟᱨ ᱚᱱᱟ ᱠᱚ ᱞᱟᱜᱟᱣ ᱠᱟᱫᱟ ᱚᱠᱟ ᱥᱮᱫ ᱞᱮᱠᱷᱟᱱ ᱢᱚᱡᱽᱫᱩᱨᱮ ᱦᱮᱡ ᱮᱱᱟ ᱟᱨ ᱠᱚ ᱥᱮᱱᱚᱜᱼᱟ ᱛᱮ ᱞᱮᱵᱟᱨ ᱠᱚ ᱠᱟᱹᱢᱤ ᱠᱟᱱᱟ ᱠᱚ ᱚᱱᱟ ᱠᱚ ᱠᱟᱹᱢᱤ ᱵᱟᱲᱟᱭ ᱫᱟᱠᱚ ᱟᱨ ᱱᱚᱣᱟ ᱮᱲᱮ ᱠᱚ ᱥᱮᱱᱚᱜ ᱠᱟᱱᱟ ᱧᱮᱞᱚᱜ ᱠᱟᱱᱟ ᱚᱱᱟ ᱯᱞᱮᱴᱯᱷᱚᱨᱢ ᱥᱚᱝᱠᱷᱟ ᱫᱩ ᱨᱮᱱᱟᱜ ᱞᱳᱠᱮᱥᱚᱱ ᱯᱞᱮᱴᱯᱷᱚᱨᱢ ᱥᱚᱝᱠᱷᱟ ᱳ ᱛᱚ ᱱᱚᱣᱟ ᱠᱚ ᱧᱮᱞᱚᱜ ᱠᱟᱱᱟ ᱛᱚ ᱠᱚ ᱥᱮᱱᱚᱜ ᱠᱟᱱᱟ ᱧᱮᱞᱚᱜ ᱠᱟᱱᱟ ᱧᱮᱞ ᱠᱟᱱᱟ ᱯᱮ ᱚᱸᱰᱮᱱᱟᱜ ᱞᱳᱠᱮᱥᱚᱱ ᱚᱸᱰᱮᱱᱟᱜ ᱵᱷᱤᱭᱩ ᱛᱤᱱᱟᱹᱜ ᱢᱚᱡᱽ ᱧᱮᱞᱚᱜ ᱠᱟᱱᱟ ᱛᱤᱱᱟᱹᱜ ᱵᱟᱹᱲᱛᱤ ᱧᱮᱞᱚᱜ ᱠᱟᱱᱟ ᱟᱨ

ᱯᱷᱤᱨ ᱨᱟᱺᱪᱤ ᱫᱩᱢᱠᱟ ᱦᱚᱸ ᱪᱟᱞᱟᱜ ᱠᱟᱱᱟ ᱯᱷᱤᱨ ᱫᱩᱢᱠᱟ ᱴᱩ ᱨᱟᱺᱪᱤ ᱱᱚᱣᱟ ᱜᱟᱹᱰᱤ ᱪᱟᱞᱟᱜ ᱠᱟᱱᱟ ᱞᱳᱠᱟᱞ ᱜᱟᱹᱰᱤ ᱠᱟᱱᱟ ᱟᱨ ᱱᱚᱣᱟ ᱨᱮᱱ ᱯᱮᱥᱮᱧᱡᱟᱨ ᱠᱟᱱ ᱜᱮᱭᱟ ᱠᱚ ᱡᱟᱹᱱᱤᱡ ᱵᱩᱡᱷᱟᱹᱜ ᱠᱟᱱᱟ ᱢᱟᱱᱮ ᱴᱨᱮᱱ ᱨᱮᱠᱚ ᱫᱩᱲᱩᱵ ᱦᱟᱛᱟᱲ ᱠᱟᱱᱟ ᱠᱚ ᱟᱨ ᱚᱱᱛᱮ ᱧᱮᱞᱚᱜ ᱠᱟᱱᱟ ᱚᱱᱛᱮᱱᱟᱜ ᱞᱳᱠᱮᱥᱚᱱ ᱧᱮᱞ ᱯᱮ ᱱᱤᱛᱚᱜ ᱢᱮᱱᱮᱫ ᱤᱧ ᱨᱮᱞᱣᱮ ᱴᱨᱮᱠ ᱨᱮᱞᱣᱮ ᱴᱨᱮᱠ ᱫᱚ ᱠᱟᱱᱟ ᱚᱱᱟ ᱵᱚᱜᱚᱞ ᱨᱮ ᱥᱟᱭᱤᱰ ᱨᱮ ᱢᱮᱱᱟᱜᱼᱟ ᱞᱳᱠᱮᱥᱚᱱ ᱚᱸᱰᱮ ᱧᱮᱞᱚᱜ ᱠᱟᱱᱟ

ᱫᱷᱮᱭᱟᱱ ᱜᱮ ᱵᱟᱝ ᱞᱟᱜᱟᱜ ᱠᱟᱱᱟ ᱟᱨ ᱠᱟᱹᱯᱷᱤ ᱟᱭᱢᱟ ᱥᱟᱢ ᱡᱤᱱᱤᱥ ᱧᱮᱞ ᱡᱩᱜᱟᱹᱜ ᱯᱮᱭᱟ ᱯᱞᱟᱴᱯᱷᱚᱨᱢ ᱥᱚᱝᱠᱷᱟ ᱠᱚ ᱡᱚᱛᱚᱧ ᱩᱫᱩᱜ ᱯᱮᱭᱟ ᱪᱮᱫ ᱠᱚ ᱢᱮᱱᱟᱜᱼᱟ ᱪᱮᱫ ᱞᱮᱠᱟ ᱱᱚᱰᱮ ᱠᱚ ᱵᱮᱱᱟᱣ ᱠᱮᱫᱟ ᱠᱚ ᱪᱮᱫ ᱞᱮᱠᱟ ᱧᱮᱞᱚᱜ ᱠᱟᱱᱟ ᱡᱚᱛᱚᱧ ᱩᱫᱩᱜ ᱟᱯᱮᱭᱟ ᱪᱮᱫ ᱞᱮᱠᱟ ᱩᱱᱟᱹᱜ ᱢᱚᱡᱽ ᱧᱮᱞᱚᱜ ᱠᱟᱱᱟ ᱟᱨ ᱚᱱᱟ ᱟᱜᱚᱞ ᱵᱟᱜᱚᱞ ᱨᱮ ᱪᱮᱫ ᱢᱮᱱᱟᱜᱼᱟ ᱜᱟᱹᱰᱤ ᱠᱚ ᱚᱠᱟ ᱚᱠᱟ ᱪᱟᱞᱟᱜ ᱠᱟᱱᱟ ᱡᱚᱛᱚᱧ ᱞᱟᱹᱭᱟᱫ ᱯᱮᱭᱟ ᱛᱮᱦᱮᱧᱟᱜ ᱵᱞᱚᱜᱽ ᱫᱚ ᱤᱱᱟᱹᱜ ᱜᱮ